ᱟᱫᱚ ᱱᱤᱭᱟᱹ ᱛᱤᱦᱤᱧ ᱦᱟᱭᱠᱳᱨᱴ ᱛᱤᱦᱤᱧᱮ ᱢᱮᱱ ᱮᱫᱟ ᱡᱮ ᱱᱚᱜᱼᱚᱭ ᱟᱹᱰᱤᱜᱟᱱ ᱚᱱᱟ ᱫᱷᱟᱨ ᱢᱚᱱᱛᱨᱤ ᱛᱮ ᱜᱟᱛᱮ ᱠᱚ ᱟᱵᱚ ᱱᱚᱜᱼᱚᱭ ᱱᱤᱭᱟᱹ ᱤᱭᱩᱴᱩᱵᱽ ᱪᱮᱱᱮᱞ ᱨᱮ ᱛᱤᱦᱤᱧ ᱟᱯᱮ ᱠᱚ ᱛᱟᱞᱟᱨᱮ ᱤᱧ ᱥᱮᱴᱮᱨ ᱟᱠᱟᱱᱟ ᱟᱨ ᱟᱯᱮ ᱠᱚ ᱛᱟᱞᱟᱨᱮ ᱢᱤᱫᱴᱮᱱ ᱠᱟᱛᱷᱟ ᱞᱟᱹᱭ ᱥᱚᱫᱚᱨ ᱨᱮᱱᱟᱜ ᱤᱧ ᱨᱤᱠᱟᱹ ᱠᱮᱜᱼᱟ ᱡᱟᱦᱟᱸ ᱫᱚ ᱢᱤᱫᱴᱮᱱ ᱫᱚᱭᱱᱤᱠ ᱵᱷᱟᱥᱠᱚᱨ ᱱᱟᱜ ᱱᱤᱭᱩᱡᱽ ᱨᱮ ᱡᱟᱦᱟᱸ ᱫᱚ ᱨᱟᱺᱪᱤ ᱠᱷᱚᱡ ᱪᱷᱟᱯᱟᱣ ᱠᱟᱱᱟ ᱡᱷᱟᱲᱠᱷᱚᱸᱰ ᱠᱷᱚᱡ ᱚᱱᱟᱨᱮ ᱱᱤᱭᱩᱡᱽ ᱨᱮ ᱛᱤᱦᱤᱧ ᱧᱮᱞ ᱠᱟᱱᱟ ᱡᱮ ᱡᱷᱟᱲᱠᱷᱚᱸᱰ ᱦᱟᱭ ᱠᱳᱨᱴ ᱯᱟᱨᱚᱢᱮᱱ ᱥᱩᱠᱨᱵᱟᱨ ᱦᱤᱞᱳᱜ ᱢᱤᱫᱴᱮᱱ ᱯᱷᱟᱭᱥᱟᱞᱟ ᱱᱚᱝᱠᱟᱱᱟᱜ ᱠᱟᱛᱷᱟ ᱨᱟᱠᱟᱵ ᱟᱠᱟᱱᱟ ᱡᱟᱦᱟᱸ ᱫᱚ ᱵᱟᱰᱟᱭ ᱧᱟᱢ ᱟᱠᱟᱱᱟ ᱚᱱᱟ ᱯᱮᱯᱟᱨ ᱛᱮᱜᱮ ᱚᱱᱟ ᱯᱮᱯᱟᱨ ᱨᱮ ᱥᱳᱢᱟ ᱳᱨᱟᱣ ᱡᱟᱦᱟᱸ ᱥᱳᱢᱟ ᱳᱨᱟᱣ ᱩᱱᱤ ᱢᱤᱫᱴᱮᱱ ᱡᱚᱱᱦᱤᱛ ᱟᱡ ᱭᱟᱪᱤᱠᱟ ᱚᱱᱟᱭ ᱫᱟᱭᱮᱨ ᱞᱮᱜᱼᱟ ᱠᱤ ᱚᱱᱟᱨᱮ ᱱᱤᱭᱟᱹ ᱫᱟᱨ ᱞᱮ ᱟᱠᱤ ᱫᱷᱟᱨᱢᱟᱱᱛᱨᱤᱱ ᱤᱫᱤ ᱠᱟᱛᱮ ᱪᱮᱫ ᱞᱮᱠᱟᱛᱮ ᱫᱷᱟᱨᱢᱟᱱᱛᱨᱤ ᱛᱮ ᱨᱚᱠᱟᱜᱼᱟ ᱟᱨ ᱡᱟᱦᱟᱸ ᱫᱚ ᱫᱷᱟᱨᱢᱟᱱᱛᱨᱤ ᱵᱚᱱ ᱢᱮᱱ ᱞᱮᱠᱷᱟᱡ ᱛᱤᱦᱤᱧ ᱰᱷᱮᱨ ᱠᱟᱭᱛᱮ ᱛᱤᱦᱤᱧ ᱟᱹᱰᱤ ᱜᱟᱱ ᱫᱚ ᱛᱤᱦᱤᱧ ᱥᱟᱱᱛᱟᱲ ᱟᱹᱫᱤᱵᱟᱹᱥᱤ ᱡᱟᱹᱛᱤ ᱜᱮ ᱛᱤᱦᱤᱧ ᱟᱵᱚ ᱡᱟᱦᱟᱸ ᱫᱚ ᱫᱷᱟᱨᱢᱟᱱᱛᱨᱤᱛ ᱠᱟᱱᱟ ᱠᱚ ᱠᱚᱱᱵᱷᱟᱨᱴᱮᱰ ᱡᱟᱦᱟᱸ ᱫᱚ ᱤᱥᱟᱭ ᱨᱮᱠᱚ ᱥᱮᱱ ᱟᱠᱟᱱᱟ ᱟᱨ ᱟᱹᱰᱤ ᱡᱷᱟᱨᱠᱷᱚᱸᱰ ᱨᱮᱫᱚ ᱟᱹᱰᱤ ᱜᱟᱱ ᱴᱷᱟᱶ ᱨᱮ ᱚᱱᱠᱟᱱᱟᱜ ᱛᱤᱦᱤᱧ ᱵᱟᱰᱟᱭ ᱧᱟᱢᱚᱜ ᱠᱟᱱᱟ ᱧᱮᱞᱚᱜ ᱠᱟᱱᱟ ᱠᱤ ᱚᱸᱰᱮ ᱟᱵᱚ ᱥᱟᱱᱛᱟᱲ ᱟᱹᱫᱤᱵᱟᱹᱥᱤ ᱛᱮᱦᱤᱧ ᱟᱵᱚᱣᱟᱜ ᱡᱟᱦᱟᱸ ᱫᱚ ᱡᱟᱦᱮᱨ ᱜᱟᱲ ᱢᱟᱺᱡᱷᱤ ᱛᱷᱟᱱ ᱵᱚᱸᱜᱟ ᱵᱳᱨᱳ ᱨᱮᱱ ᱦᱚᱲ ᱠᱚ ᱠᱟᱱᱟ ᱠᱚ ᱩᱱᱠᱩ ᱛᱮᱦᱤᱧ ᱟᱠᱚᱣᱟᱜ ᱫᱷᱚᱨᱚᱢ ᱵᱟᱹᱜᱤ ᱠᱟᱛᱮ ᱟᱠᱚᱣᱟᱜ ᱵᱚᱸᱜᱟ ᱵᱳᱨᱳ ᱵᱟᱹᱜᱤ ᱠᱟᱛᱮ ᱛᱮᱦᱤᱧ ᱟᱠᱚ ᱤᱥᱟᱭ ᱫᱷᱚᱨᱚᱢ ᱠᱚ ᱟᱯᱱᱟᱨ ᱠᱟᱫᱟ ᱟᱨ ᱫᱷᱚᱨᱢᱟᱱᱛᱨᱤᱛ ᱟᱹᱰᱤ ᱢᱟᱱᱮ ᱡᱳᱨ ᱪᱟᱞᱟᱜ ᱠᱟᱱᱟ ᱚᱱᱟ ᱨᱮᱦᱚᱸ ᱟᱫᱚ ᱚᱱᱟ ᱞᱮᱠᱟ ᱛᱮᱜᱮ ᱛᱮᱦᱤᱧ ᱟᱨ ᱚᱱᱟ ᱨᱮᱦᱚᱸ ᱛᱮᱦᱤᱧ ᱵᱟᱰᱟᱭ ᱧᱟᱢ ᱠᱟᱱᱟ ᱵᱟᱝ ᱫᱚ ᱜᱷᱩᱥᱯᱟᱹᱴᱤᱭᱟᱹ ᱦᱚᱸ ᱛᱮᱦᱤᱧ ᱚᱱᱟᱨᱮ ᱥᱟᱢᱤᱞ ᱢᱮᱱᱟᱜ ᱠᱚᱣᱟ ᱯᱟᱞᱮᱱ ᱠᱤ ᱟᱨ ᱚᱱᱟ ᱫᱷᱟᱨᱟ ᱢᱚᱱᱛᱨᱤ ᱫᱚ ᱚᱱᱟ ᱪᱟᱞᱟᱜ ᱠᱟᱱᱟ ᱚᱱᱟ ᱨᱚᱠᱟᱣ ᱞᱟᱹᱜᱤᱫ ᱜᱮ ᱢᱤᱫᱴᱮᱱ ᱭᱟᱪᱤᱠᱟ ᱠᱚ ᱫᱟᱭᱮᱨ ᱟᱠᱟᱫ ᱛᱟᱦᱮᱱᱟ ᱟᱫᱚ ᱚᱱᱟ ᱭᱟᱪᱤᱠᱟ ᱜᱮ ᱢᱤᱫᱴᱮᱱ ᱥᱩᱱᱣᱟᱭ ᱠᱮ ᱫᱚᱣᱨᱟᱱ ᱚᱱᱟ ᱡᱷᱟᱭ ᱡᱷᱟᱨᱠᱷᱚᱸᱰ ᱨᱮᱱᱟᱜ ᱦᱟᱭ ᱠᱳᱨᱴ ᱥᱮᱫ ᱠᱷᱚᱱ ᱚᱱᱟ ᱥᱩᱱᱣᱟᱭ ᱦᱩᱭᱮᱱᱟ ᱟᱨ ᱚᱱᱟ ᱥᱩᱱᱣᱟᱭ ᱨᱮᱱ ᱪᱤᱯ ᱡᱟᱥᱴᱤᱥ ᱡᱟᱦᱟᱸ ᱫᱚ ᱥᱩᱡᱤᱛ ᱱᱟᱨᱟᱭᱚᱱ ᱯᱨᱚᱥᱟᱫᱽ ᱟᱨ ᱡᱟᱥᱴᱤᱥ ᱮ ᱠᱮ ᱨᱟᱭ ᱱᱩᱠᱤᱱ ᱚᱱᱟ ᱟᱫᱟᱞᱚᱛ ᱨᱮ ᱟᱹᱠᱤᱱᱟᱜ ᱠᱮᱸᱫᱮ ᱠᱮᱸᱫᱽᱨᱚ ᱥᱚᱨᱠᱟᱨ ᱟᱨ ᱨᱟᱡᱽ ᱥᱚᱨᱠᱟᱨ ᱥᱮᱫ ᱠᱷᱚᱱ ᱟᱹᱠᱤᱱ ᱡᱟᱵᱟᱵᱽ ᱠᱤᱱ ᱠᱚᱭ ᱞᱮᱫᱼᱟ ᱟᱨ ᱚᱱᱟ ᱡᱟᱵᱟᱵᱽ ᱵᱟᱹᱠᱤᱱ ᱧᱟᱢ ᱟᱠᱟᱫ ᱛᱮ ᱱᱩᱠᱤᱱ ᱱᱟᱨᱟᱡᱽ ᱜᱮ ᱡᱟᱛᱟᱣ ᱠᱟᱱᱟ ᱟᱫᱚ ᱛᱤᱦᱤᱧ ᱚᱱᱟ ᱟᱵᱚ

ᱟᱫᱚ ᱱᱤᱭᱟᱹ ᱛᱤᱦᱤᱧ ᱦᱟᱭᱠᱳᱨᱴ ᱛᱤᱦᱤᱧᱮ ᱢᱮᱱ ᱮᱫᱟ ᱡᱮ ᱱᱚᱜᱼᱚᱭ ᱟᱹᱰᱤᱜᱟᱱ ᱚᱱᱟ ᱫᱷᱟᱨᱢᱟᱱᱛᱨᱤ ᱛᱮ ᱨᱮᱱᱟᱜ ᱡᱟᱦᱟᱸ ᱚᱱᱮ ᱭᱟᱪᱤᱠᱟ ᱠᱚ ᱤᱭᱟᱹ ᱠᱟᱜᱼᱟ ᱫᱟᱭᱮᱨ ᱠᱟᱜᱼᱟ ᱚᱱᱟ ᱞᱟᱹᱜᱤᱫ ᱛᱮ ᱯᱟᱞᱮ ᱱᱚᱰᱮ ᱛᱤᱦᱤᱧ ᱠᱟᱛᱷᱟ ᱠᱚ ᱥᱩᱱᱣᱟᱭ ᱦᱩᱭ ᱞᱮᱱᱟ ᱚᱱᱟᱨᱮ ᱱᱩᱠᱩ ᱪᱤᱯ ᱡᱟᱥᱴᱤᱥ ᱠᱤᱱ ᱢᱮᱱᱫᱟ ᱠᱤ ᱟᱹᱰᱤᱜᱟᱱ ᱨᱟᱡᱽ ᱥᱚᱨᱠᱟᱨ ᱡᱟᱵᱟᱵ ᱠᱤᱱ ᱠᱚᱭ ᱠᱟᱫᱮᱭᱟ ᱠᱤ ᱟᱢ ᱡᱮᱱ ᱡᱟᱵᱟᱵ ᱮᱢᱚᱜ ᱢᱮ ᱞᱮᱠᱤᱱ ᱡᱟᱵᱟᱵ ᱱᱤᱛ ᱦᱟᱹᱵᱤᱡ ᱵᱟᱠᱚ ᱥᱟᱢᱟᱝ ᱫᱟᱲᱮ ᱠᱟᱜ ᱛᱮ ᱛᱤᱦᱤᱧ ᱚᱱᱟᱨᱮ ᱱᱟᱨᱟᱡᱽ ᱜᱮ ᱡᱟᱛᱟᱣ ᱠᱚᱜᱼᱟ ᱟᱫᱚ ᱛᱤᱦᱤᱧ ᱵᱚᱭᱦᱟ ᱠᱚ ᱛᱤᱦᱤᱧ ᱟᱵᱚ ᱥᱟᱹᱨᱤᱜᱮ ᱱᱚᱜᱼᱚᱭ ᱢᱤᱫᱴᱮᱱ ᱦᱟᱭᱠᱳᱨᱴ ᱟᱹᱰᱤ ᱢᱟᱨᱟᱝ ᱯᱷᱟᱭᱥᱟᱞᱟᱭ ᱦᱟᱛᱟᱣ ᱠᱟᱜᱼᱟ ᱠᱤ ᱫᱷᱟᱨᱟ ᱢᱚᱱᱛᱨᱤ ᱛᱩᱨᱠᱟᱣ ᱞᱟᱹᱜᱤᱫ ᱛᱮ ᱞᱮᱠᱤᱱ ᱨᱟᱡᱽ ᱥᱚᱨᱠᱟᱨ ᱟᱨ ᱠᱮᱱᱫᱨᱚ ᱥᱚᱨᱠᱟᱨ ᱡᱟᱦᱟᱸ ᱞᱮᱠᱟ ᱡᱟᱵᱟᱵ ᱠᱳᱨᱴ ᱨᱮ ᱵᱟᱹᱠᱤᱱ ᱮᱢ ᱠᱟᱜ ᱛᱮ ᱛᱤᱦᱤᱧ ᱚᱱᱟᱨᱮ ᱱᱟᱨᱟᱡᱽ ᱜᱮ ᱪᱩᱯᱯᱤ ᱡᱟᱦᱟᱸ ᱫᱚ ᱢᱮᱱᱟ ᱛᱤᱦᱤᱧ ᱚᱸᱰᱮ ᱨᱟᱡᱽ ᱥᱚᱨᱠᱟᱨ ᱫᱚ ᱱᱤᱭᱟᱹ ᱫᱷᱟᱨᱟ ᱢᱚᱱᱛᱨᱤ ᱦᱩᱭᱩᱜ ᱠᱟᱱ ᱟᱹᱰᱤ ᱤᱭᱟᱹ ᱩᱥᱟᱹᱨᱟ ᱟᱨ ᱡᱳ ᱮᱴᱟᱜ ᱥᱮᱫ ᱠᱚ ᱥᱮᱱᱚᱜ ᱠᱟᱱ ᱚᱱᱟ ᱵᱟᱹᱲᱛᱤ ᱛᱮ ᱚᱸᱰᱮᱱᱤᱡ ᱥᱚᱨᱠᱟᱨ ᱠᱟᱹᱦᱤ ᱱᱟ ᱠᱟᱹᱦᱤ ᱵᱚᱞᱮ ᱢᱤᱫᱴᱮᱱ ᱡᱟᱹᱯᱤᱫ ᱠᱟᱜ ᱞᱮᱠᱟ ᱩᱱᱤ ᱧᱮᱞᱚᱜ ᱠᱟᱱᱟᱭ ᱠᱤ ᱟᱢ ᱥᱚᱨᱠᱟᱨ ᱡᱟᱹᱯᱤᱫ ᱠᱟᱜ ᱟᱭ ᱟᱫᱚ ᱛᱤᱦᱤᱧ ᱠᱳᱨᱴ ᱩᱱᱤᱭ ᱢᱮᱱ ᱮᱫᱟ ᱠᱤ ᱱᱤᱭᱟᱹ ᱡᱩᱫᱤ ᱥᱚᱨᱠᱟᱨ ᱥᱮᱫ ᱠᱷᱚᱱ ᱡᱟᱵᱟᱵ ᱵᱟᱝ ᱮᱢ ᱞᱮᱱᱠᱷᱟᱱ ᱤᱧ ᱚᱱᱟ ᱥᱚᱨᱠᱟᱨ ᱩᱱᱤ ᱠᱳᱨᱴ ᱮ ᱢᱮᱱ ᱮᱫᱟ ᱠᱤ ᱡᱩᱨᱢᱟᱱᱟ ᱦᱚᱸ ᱞᱟᱜᱟᱣ ᱫᱟᱲᱮᱭᱟᱜᱼᱟ ᱛᱚ ᱥᱟᱹᱨᱤᱜᱮ ᱵᱚᱭᱦᱟ ᱛᱤᱦᱤᱧ ᱟᱵᱚ ᱟᱨᱦᱚᱸ ᱵᱟᱝᱢᱟ ᱚᱸᱰᱮ ᱱᱟᱥᱮᱭᱟᱜ ᱯᱩᱥᱴᱟᱹᱣ ᱛᱤᱦᱤᱧ ᱥᱟᱹᱦᱤᱫ ᱛᱚᱞᱟ ᱨᱮᱦᱚᱸ ᱧᱮᱞ ᱟᱠᱟᱱᱟ ᱚᱱᱟ ᱤᱭᱟᱹᱨᱮ ᱡᱟᱦᱟᱸ ᱯᱮᱯᱟᱨ ᱨᱮ ᱠᱤ ᱵᱟᱝᱢᱟ ᱛᱤᱦᱤᱧ ᱚᱸᱰᱮᱱᱤᱡ ᱨᱟᱡᱽ ᱥᱚᱨᱠᱟᱨ ᱵᱟᱝᱢᱟ ᱡᱮᱞᱟ ᱨᱮ ᱢᱤᱫᱴᱮᱱ ᱥᱩᱪᱤ ᱵᱮᱱᱟᱣ ᱠᱟᱜᱼᱟ ᱚᱱᱟ ᱥᱩᱪᱤ ᱛᱤᱦᱤᱧ ᱮᱯᱤᱰᱤᱯᱤᱴ ᱠᱮ ᱢᱟᱫᱷᱭᱟᱢ ᱛᱮ ᱩᱱᱤ ᱠᱳᱨᱴ ᱨᱮᱦᱚᱸ ᱫᱟᱹᱠᱷᱤᱞ ᱨᱮᱱᱟᱜ ᱚᱱᱠᱟ ᱵᱟᱰᱟᱭ ᱧᱟᱢ ᱟᱠᱟᱱᱟ ᱢᱮᱱᱛᱮ ᱟᱫᱚ ᱟᱵᱚ ᱵᱚᱱ ᱵᱟᱰᱟᱭ ᱫᱟᱲᱮᱭᱟᱜᱼᱟ ᱛᱤᱦᱤᱧ ᱵᱚᱭᱦᱟ ᱠᱚ ᱠᱤ ᱡᱩᱫᱤ ᱛᱤᱦᱤᱧ ᱚᱱᱟ ᱛᱤᱦᱤᱧ ᱠᱚ ᱛᱤᱱᱟᱹᱜ ᱠᱚ ᱫᱷᱟᱨᱢᱟᱱᱛᱨᱤᱛ ᱠᱟᱱᱟ ᱚᱱᱟ ᱛᱤᱦᱤᱧ ᱚᱱᱟ ᱡᱩᱫᱤ ᱚᱱᱟ ᱠᱳᱨᱴ ᱨᱮ ᱛᱤᱦᱤᱧ ᱚᱱᱟ ᱯᱮᱥᱚᱜᱼᱟ ᱚᱱᱠᱟᱱ ᱡᱮᱞᱟ ᱨᱮ ᱛᱤᱱᱟᱹᱜ ᱜᱟᱱ ᱠᱚ ᱫᱷᱟᱨᱢᱟᱱ ᱛᱤᱱᱟᱹᱜ ᱜᱟᱱ ᱠᱚ ᱫᱷᱟᱨᱢᱤᱛ ᱠᱟᱱᱟ ᱚᱱᱟ ᱫᱚ ᱟᱵᱚ ᱵᱚᱱ ᱧᱮᱞ ᱞᱮᱠᱷᱟᱡ ᱫᱚ ᱟᱹᱰᱤ ᱜᱟᱱ ᱜᱮ ᱥᱟᱱᱛᱷᱟᱞ ᱟᱵᱚ ᱨᱮᱱ ᱡᱟᱹᱛᱤ ᱠᱚ ᱡᱩᱫᱤ ᱥᱟᱱᱛᱷᱟᱞ ᱴᱩᱰᱩ ᱢᱩᱨᱢᱩ ᱦᱳ ᱢᱩᱱᱰᱟ ᱚᱨᱟᱣ ᱫᱤᱱ ᱥᱟᱱᱛᱟᱞ ᱟᱹᱫᱤᱵᱟᱹᱥᱤ ᱱᱩᱠᱩ ᱟᱠᱚᱣᱟᱜ ᱵᱚᱸᱜᱟ ᱵᱩᱨᱩ ᱵᱟᱹᱜᱤ ᱠᱟᱛᱮᱫ ᱟᱠᱚᱣᱟᱜ ᱥᱚᱢᱟᱡᱽ ᱨᱮᱱᱟᱜ ᱟᱹᱨᱤᱪᱟᱹᱞᱤ ᱵᱟᱹᱜᱤ ᱠᱟᱛᱮᱫ ᱟᱠᱚᱣᱟᱜ ᱛᱤᱦᱤᱧ ᱪᱷᱩᱛ ᱪᱷᱟᱹᱴᱭᱟᱹᱨ ᱡᱟᱦᱮᱨ ᱜᱟᱲ ᱢᱟᱹᱡᱷᱤ ᱛᱷᱟᱱ ᱵᱚᱸᱜᱟ ᱵᱩᱨᱩ ᱵᱟᱹᱜᱤ ᱠᱟᱛᱮᱫ ᱱᱩᱠᱩᱣᱟᱜ ᱮᱴᱟᱜ ᱫᱷᱚᱨᱚᱢ ᱛᱮ ᱛᱤᱦᱤᱧ ᱠᱨᱤᱥᱪᱟᱱ ᱨᱮᱠᱚ ᱠᱚᱱᱵᱷᱟᱨᱴ ᱠᱟᱱᱟ ᱱᱩᱠᱩ ᱤᱥᱟᱭ ᱠᱚ ᱵᱮᱱᱟᱣ ᱠᱟᱱᱟ ᱚᱱᱟ ᱨᱮᱱᱟᱜ ᱥᱩᱪᱤ ᱠᱟᱹᱦᱤ ᱱᱟ ᱠᱟᱹᱦᱤ ᱛᱤᱦᱤᱧ ᱩᱱᱠᱩ ᱠᱚ ᱵᱮᱱᱟᱣ ᱨᱮᱰᱤ ᱠᱟᱫᱟ ᱮᱱᱠᱷᱟᱱ ᱦᱟᱭ ᱠᱳᱨᱴ ᱚᱱᱟ ᱠᱚ ᱥᱟᱢᱟᱝ ᱟᱭ ᱠᱷᱟᱡ ᱛᱮ ᱛᱤᱦᱤᱧ ᱦᱟᱭ ᱠᱳᱨᱴ ᱟᱡ ᱪᱮᱫ ᱯᱷᱟᱭᱥᱟᱞᱟᱭ ᱦᱟᱛᱟᱣ ᱫᱟᱲᱮᱭᱟᱜᱼᱟ ᱚᱱᱟ ᱟᱵᱚ ᱵᱟᱵᱚᱱ ᱢᱮᱱ ᱫᱟᱲᱮᱭᱟᱜᱼᱟ ᱟᱨ ᱱᱤᱭᱟᱹ ᱨᱮᱦᱚᱸ ᱛᱤᱦᱤᱧ ᱟᱵᱚ ᱥᱳᱥᱟᱞ ᱢᱤᱰᱤᱭᱟ ᱛᱮ ᱟᱹᱰᱤ ᱜᱟᱱ ᱟᱵᱚ ᱵᱚᱱ ᱧᱮᱞ ᱠᱟᱜᱼᱟ ᱵᱟᱰᱟᱭ ᱫᱟᱲᱮ ᱠᱟᱣᱫᱟ ᱵᱚᱱ ᱠᱤ ᱵᱟᱝᱢᱟ ᱛᱤᱦᱤᱧ ᱡᱟᱦᱟᱸᱭ ᱫᱚ ᱫᱷᱚᱨᱚᱢᱮ ᱵᱚᱫᱚᱞ ᱠᱮᱫᱟ ᱟᱨ ᱩᱱᱤ ᱫᱚ ᱫᱷᱚᱨᱚᱢᱮ ᱵᱚᱫᱚᱞ ᱠᱮᱫ ᱠᱷᱟᱡ ᱩᱱᱤ ᱫᱚ ᱚᱱᱟ ᱨᱮᱱᱟᱜ ᱨᱤᱛᱤ ᱨᱮᱣᱟᱡᱽ ᱫᱚᱭ ᱵᱟᱹᱜᱤᱭᱮᱫᱟ ᱮᱱᱠᱷᱟᱱ ᱡᱟᱦᱟᱸ ᱮᱥ ᱴᱤ ᱫᱟᱨᱡᱟ ᱨᱮᱱᱟᱜ ᱡᱟᱦᱟᱸ ᱛᱤᱧ ᱟᱨᱮᱠᱥᱮᱱᱮ ᱧᱟᱢᱮᱫ ᱠᱟᱱ ᱛᱟᱦᱮᱱᱟ ᱚᱱᱟ ᱟᱨᱮᱠᱥᱮᱱ ᱫᱚ ᱪᱟᱵᱟᱜᱼᱟ ᱟᱫᱚ ᱛᱤᱦᱤᱧ ᱱᱤᱭᱟᱹ ᱢᱤᱫᱴᱮᱱ ᱵᱚᱱ ᱧᱮᱞ ᱫᱟᱲᱮᱭᱟᱜ ᱠᱟᱱᱟ ᱠᱤ ᱦᱩᱭ ᱫᱟᱲᱮᱭᱟᱜᱼᱟ ᱚᱱᱠᱟ ᱦᱚᱸ ᱛᱤᱦᱤᱧ ᱚᱱᱟ ᱥᱩᱪᱤ ᱜᱮ ᱛᱤᱦᱤᱧ ᱟᱜᱟᱨ ᱞᱟᱞ ᱠᱚᱞᱚᱢ ᱛᱤᱦᱤᱧᱮ ᱪᱟᱞᱟᱣ ᱞᱮᱠᱷᱟᱡ ᱟᱨᱟᱜ ᱠᱚᱞᱚᱢᱮ ᱪᱟᱞᱟᱣ ᱞᱮᱠᱷᱟᱡ ᱫᱚ ᱚᱱᱟ ᱛᱮᱦᱮᱧ ᱚᱱᱟ ᱥᱩᱪᱤ ᱨᱮᱱ ᱛᱤᱱᱟᱹᱜ ᱜᱟᱱ ᱫᱷᱟᱨᱢᱟᱱᱛᱨᱤᱛ ᱠᱟᱱ ᱠᱚ ᱟᱨᱟᱠᱪᱷᱟᱱ ᱪᱟᱵᱟ ᱨᱮᱱᱟᱜ ᱦᱚᱸ ᱢᱟᱢᱞᱟ ᱦᱟᱭᱠᱳᱨᱴ ᱟᱡ ᱯᱷᱟᱭᱥᱟᱞᱟᱭ ᱦᱟᱛᱟᱣ ᱫᱟᱲᱮᱭᱟᱜᱼᱟ ᱟᱫᱚ ᱵᱚᱭᱦᱟ ᱠᱚ ᱤᱧᱟᱹᱜ ᱢᱮᱱ ᱠᱟᱱᱟ ᱠᱤ ᱛᱤᱦᱤᱧ ᱥᱟᱹᱨᱤᱜᱮ ᱛᱤᱦᱤᱧ ᱟᱵᱚᱣᱟᱜ ᱥᱚᱝᱵᱤᱫᱷᱟᱱ ᱞᱮᱠᱟᱛᱮ ᱟᱵᱚᱣᱟᱜ ᱛᱤᱦᱤᱧ ᱡᱟᱦᱟᱸ ᱟᱵᱚ ᱟᱹᱨᱤᱪᱟᱹᱞᱤ ᱵᱟᱧᱪᱟᱣ ᱨᱮᱫᱟ ᱫᱷᱚᱨᱚᱢ ᱨᱮ ᱛᱤᱦᱤᱧ ᱟᱢᱟᱜ ᱢᱮᱱᱟᱜ ᱢᱟ ᱟᱢ ᱛᱤᱦᱤᱧ ᱚᱱᱟ ᱵᱟᱹᱜᱤ ᱠᱟᱛᱮ ᱟᱢᱟᱜ ᱵᱚᱸᱜᱟ ᱵᱩᱨᱩ ᱟᱢᱟᱜ ᱥᱚᱢᱟᱡᱽ ᱵᱟᱹᱜᱤ ᱠᱟᱛᱮ ᱛᱤᱦᱤᱧ ᱮᱢ ᱥᱮᱱ ᱟᱠᱟᱱ ᱠᱷᱟᱱ ᱮᱱᱠᱷᱟᱱ ᱱᱤᱛᱚᱜ ᱡᱟᱦᱟᱸ ᱞᱮᱠᱟ ᱱᱤᱛᱚᱜ ᱧᱮᱞᱚᱜ ᱠᱟᱱᱟ ᱦᱟᱭᱠᱳᱨᱴ ᱥᱮᱫ ᱠᱷᱚᱱ ᱡᱟᱦᱟᱸ ᱡᱟᱦᱟᱸ ᱫᱚ ᱚᱱᱟ ᱠᱟᱹᱢᱤ ᱦᱚᱨᱟ ᱛᱮᱦᱮᱧ ᱟᱛᱟᱝ ᱠᱟᱜᱼᱟ ᱟᱨ ᱡᱟᱦᱟᱸᱭ ᱠᱚ ᱯᱮᱴᱤᱥᱮᱱ ᱡᱟᱦᱟᱸᱭ ᱡᱟᱱᱦᱮᱯ ᱠᱚ ᱫᱟᱭᱮᱨ ᱠᱟᱜᱼᱟ ᱚᱱᱟ ᱞᱮᱠᱟᱛᱮ ᱛᱮᱦᱮᱧ ᱠᱟᱹᱦᱤ ᱱᱟ ᱠᱟᱹᱦᱤ ᱟᱹᱫᱤᱵᱟᱹᱥᱤ ᱛᱮᱦᱮᱧ ᱟᱵᱚᱣᱟᱜ ᱟᱹᱰᱤ ᱢᱟᱨᱟᱝ ᱟᱵᱚ ᱨᱮᱱ ᱦᱚᱲ ᱟᱨᱚᱠᱪᱷᱚᱱ ᱠᱷᱚᱱ ᱠᱚ ᱵᱚᱧᱪᱤᱛ ᱫᱟᱲᱮᱭᱟᱜᱼᱟ ᱟᱨ ᱟᱵᱚᱣᱟᱜ ᱮᱥ ᱴᱤ ᱠᱮᱴᱮᱜᱚᱨᱤ ᱠᱷᱚᱱ ᱠᱚ ᱚᱪᱚᱜ ᱫᱟᱲᱮᱭᱟᱜᱼᱟ ᱢᱮᱱᱛᱮ ᱟᱫᱚ ᱚᱱᱟ ᱨᱮᱱ ᱫᱚ ᱡᱟᱦᱟᱸᱭ ᱫᱚ ᱵᱟᱝ ᱚᱱᱟ ᱨᱮᱱᱟᱜ ᱫᱟᱭᱤᱛᱛᱚ ᱫᱚ ᱛᱮᱦᱮᱧ ᱟᱵᱚ ᱠᱟᱱᱟ ᱵᱚᱱ ᱥᱟᱹᱨᱤ ᱜᱮ ᱛᱮᱦᱮᱧ ᱟᱵᱚ ᱯᱨᱟᱠᱨᱤᱛᱤᱠ ᱯᱩᱡᱟᱹ ᱢᱤᱫᱴᱮᱱ ᱥᱟᱨᱱᱟ ᱫᱷᱚᱨᱚᱢ ᱛᱮᱦᱮᱧ ᱦᱚᱲ ᱦᱩᱭ ᱠᱟᱛᱮᱫ ᱛᱮᱦᱮᱧ ᱟᱢᱟᱜ ᱛᱮᱦᱮᱧ ᱡᱟᱦᱮᱨ ᱜᱟᱲ ᱢᱟᱺᱡᱷᱤ ᱛᱷᱟᱱ ᱵᱚᱸᱜᱟ ᱵᱩᱨᱩ ᱵᱟᱹᱜᱤ ᱠᱟᱛᱮᱫ ᱛᱮᱦᱮᱧ ᱟᱢ ᱮᱴᱟᱜ ᱫᱷᱚᱨᱚᱢ ᱨᱮᱢ ᱫᱷᱚᱨᱢᱟᱱᱛᱨᱤᱛ ᱠᱟᱱᱟ ᱟᱨ ᱛᱮᱦᱮᱧ ᱟᱢ ᱚᱱᱟ ᱤᱥᱟᱭ ᱫᱷᱚᱨᱚᱢᱮᱢ ᱛᱮᱦᱮᱧᱮᱢ ᱟᱯᱱᱟᱨ ᱟᱠᱟᱫᱼᱟ ᱟᱨ ᱥᱮ ᱛᱮᱦᱮᱧ ᱢᱩᱥᱞᱤᱢ ᱫᱷᱚᱨᱚᱢᱮᱢ ᱟᱯᱱᱟᱨ ᱟᱠᱟᱫᱼᱟ ᱟᱨ ᱡᱟᱦᱟᱸᱭ ᱜᱮ ᱛᱮᱦᱮᱧ ᱟᱠᱚᱣᱟᱜ ᱫᱷᱚᱨᱚᱢ ᱠᱷᱚᱱ ᱮᱴᱟᱜ ᱨᱮᱠᱚ ᱥᱮᱱ ᱟᱠᱟᱱᱟ ᱩᱱᱠᱩ ᱠᱚ ᱫᱷᱚᱨᱢᱟᱱᱛᱚᱨᱤᱛ ᱟᱠᱟᱫᱟ ᱩᱱᱠᱩ ᱠᱚ ᱞᱟᱹᱜᱤᱫ ᱢᱤᱫᱴᱮᱱ ᱠᱷᱟᱛᱨᱟ ᱥᱟᱵᱤᱛ ᱦᱩᱭ ᱫᱟᱲᱮᱭᱟᱜᱼᱟ ᱟᱫᱚ ᱛᱮᱦᱮᱧ ᱱᱚᱝᱠᱟᱱᱟᱜ ᱛᱮᱦᱮᱧ ᱟᱵᱚᱣᱟᱜ ᱛᱮᱦᱮᱧ ᱨᱮ ᱧᱮᱞ ᱧᱟᱢ ᱟᱠᱟᱱᱟ ᱟᱫᱚ ᱱᱤᱭᱟᱹ ᱛᱤᱦᱤᱧ ᱞᱟᱹᱭ ᱥᱚᱫᱚᱨ ᱞᱟᱹᱜᱤᱫ ᱛᱤᱦᱤᱧ ᱟᱯᱮ ᱠᱚ ᱛᱟᱞᱟ ᱨᱮ ᱢᱤᱫᱴᱮᱱ ᱱᱤᱭᱟᱹ ᱵᱤᱰᱤᱭᱳᱧ ᱟᱹᱜᱩ ᱠᱮᱜᱼᱟ ᱟᱫᱚ ᱢᱟ ᱛᱤᱦᱤᱧ ᱟᱵᱚ ᱠᱚ ᱛᱟᱞᱟ ᱨᱮ ᱛᱤᱦᱤᱧ ᱱᱚᱝᱠᱟ ᱦᱩᱭᱩᱜ ᱠᱟᱱ ᱚᱱᱟ ᱱᱤᱭᱟᱹᱧ ᱞᱟᱹᱭ ᱥᱟᱰᱮ ᱠᱮᱫ ᱛᱤᱦᱤᱧ ᱱᱚᱜᱼᱚᱭ ᱟᱵᱚ ᱡᱟᱦᱟᱸ ᱫᱚ ᱡᱷᱟᱨᱠᱷᱚᱸᱰ ᱦᱟᱭ ᱠᱳᱨᱴ ᱠᱷᱚᱡ ᱨᱮᱱᱟᱜ ᱛᱤᱦᱤᱧ ᱱᱤᱭᱩᱡᱽ ᱯᱮᱯᱟᱨ ᱨᱮ ᱩᱰᱩᱠ ᱟᱠᱟᱱ ᱟᱨ ᱚᱱᱟ ᱨᱮ ᱫᱷᱟᱱᱣᱟᱱᱛᱨᱤ ᱛᱚᱨᱠᱟᱣ ᱞᱟᱹᱜᱤᱫ ᱛᱮ ᱡᱟᱦᱟᱸ ᱱᱤᱭᱩᱡᱽ ᱡᱟᱦᱟᱸ ᱢᱮᱱᱟᱜᱼᱟ ᱚᱱᱟ ᱤᱧ ᱞᱟᱹᱭ ᱥᱟᱰᱮ ᱞᱟᱹᱜᱤᱫ ᱛᱮ ᱟᱯᱮ ᱠᱚ ᱛᱟᱞᱟᱨᱮ ᱤᱧᱟᱹᱜ ᱢᱚᱱ ᱤᱪᱪᱷᱟ ᱦᱮᱡ ᱮᱱᱟ ᱤᱧᱤᱧ ᱞᱟᱹᱭ ᱥᱟᱰᱮ ᱟᱵᱚᱱᱟ ᱟᱨ ᱱᱤᱭᱟᱹ ᱠᱷᱚᱱ ᱛᱤᱦᱤᱧ ᱡᱟᱦᱟᱸ ᱞᱮᱠᱟ ᱤᱧᱟᱹᱜ ᱟᱲᱟᱝ ᱯᱮ ᱟᱸᱡᱚᱢ ᱠᱮᱫᱟ ᱤᱧ ᱞᱟᱹᱭ ᱠᱮᱜᱼᱟ ᱚᱱᱟᱨᱮ ᱡᱩᱫᱤ ᱡᱟᱦᱟᱸ ᱠᱚ ᱠᱩᱠᱞᱤ ᱠᱚ ᱛᱟᱦᱮᱱᱟ ᱟᱨ ᱮᱱᱠᱷᱟᱱ ᱠᱚᱢᱮᱱᱴ ᱠᱚ ᱢᱮᱱᱟᱜ ᱠᱷᱟᱱ ᱚᱱᱟ ᱠᱚᱢᱮᱱᱴ ᱠᱚ ᱢᱟᱫᱷᱭᱚᱢ ᱛᱮ ᱟᱯᱮ ᱚᱞ ᱠᱟᱛᱮ ᱠᱩᱞ ᱯᱮ ᱟᱨ ᱞᱟᱹᱭ ᱛᱟᱵᱚᱱ ᱯᱮ ᱟᱨ ᱱᱤᱭᱟᱹ ᱵᱷᱤᱰᱤᱭᱳ ᱡᱟᱦᱟᱸ ᱛᱤᱱᱟᱹᱜ ᱱᱚᱜᱼᱚᱭ ᱱᱚᱜᱼᱚᱭ ᱱᱤᱭᱟᱹ ᱣᱟᱭᱨᱟᱞ ᱛᱟᱵᱚᱱ ᱯᱮ ᱥᱟᱵᱥᱠᱨᱟᱭᱤᱵ ᱛᱟᱵᱚᱱ ᱯᱮ ᱟᱨ ᱥᱮᱭᱟᱨ ᱛᱟᱵᱚᱱ ᱯᱮ ᱡᱟᱛᱮ ᱱᱤᱭᱟᱹ ᱠᱷᱚᱡ ᱡᱟ ᱟᱹᱰᱤ ᱩᱛᱟᱹᱨ ᱥᱟᱸᱜᱮ ᱦᱚᱲ ᱴᱷᱮᱡ ᱛᱮᱦᱤᱧ ᱥᱮᱴᱮᱨ ᱫᱟᱲᱮᱭᱟᱜ ᱟᱨ ᱛᱮᱦᱤᱧ ᱱᱤᱭᱟᱹ ᱠᱟᱛᱷᱟ ᱟᱵᱚ ᱵᱚᱱ ᱵᱟᱰᱟᱭ ᱫᱟᱲᱮᱭᱟᱜ ᱢᱮᱱᱛᱮ ᱟᱫᱚ ᱱᱤᱭᱟᱹ ᱠᱟᱛᱷᱟ ᱢᱮᱱ ᱠᱟᱛᱮ ᱜᱮ ᱤᱧᱟᱹᱜ ᱠᱟᱛᱷᱟᱧ ᱢᱩᱪᱟᱹᱫ ᱠᱮᱫᱟ ᱥᱟᱱᱟᱢ ᱠᱚ ᱡᱚᱦᱟᱨ